ᱡᱚᱦᱟᱨ ᱜᱮ ᱜᱟᱛᱮ ᱠᱚ ᱛᱤᱧ ᱠᱟᱹᱴᱤᱡ ᱡᱟᱹᱨᱩᱲ ᱠᱟᱛᱷᱟ ᱟᱨᱦᱚᱸ ᱫᱮᱞᱟ ᱵᱚᱱ ᱟᱸᱡᱚᱢᱟ ᱛᱮᱦᱮᱧᱟᱜ ᱫᱤᱱ ᱨᱮ ᱜᱚᱜᱚ ᱵᱟᱵᱟ ᱵᱚᱭᱦᱟ ᱢᱤᱥᱨᱟ ᱦᱚᱭ ᱫᱟᱜ ᱞᱟᱦᱟ ᱛᱟᱭᱚᱢ ᱛᱚ ᱜᱚᱞᱯᱚ ᱨᱮᱵᱚᱱ ᱟᱸᱡᱚᱢ ᱫᱟ ᱛᱚ ᱚᱠᱟᱴᱟᱜ ᱞᱟᱦᱟᱜ ᱠᱟᱱᱟ ᱩᱱᱠᱩ ᱜᱮᱠᱚ ᱞᱟᱦᱟᱣᱟ ᱚᱠᱟᱴᱟᱜ ᱞᱟᱦᱟᱜ ᱠᱟᱱᱟ ᱩᱱᱤ ᱜᱮ ᱞᱟᱦᱟ ᱫᱟᱢᱮ ᱧᱟᱢᱟ ᱩᱱᱤ ᱜᱮ ᱢᱟᱹᱱᱮ ᱧᱟᱢᱟ ᱚᱠᱟᱴᱟᱜ ᱞᱟᱦᱟᱜ ᱠᱟᱱᱟ ᱩᱱᱤ ᱜᱮ ᱠᱚᱥᱴᱚ ᱦᱚᱸ ᱠᱤᱱᱛᱩ ᱞᱟᱦᱟ ᱨᱮᱭ ᱧᱟᱢ ᱫᱟ ᱛᱤᱦᱤᱧ ᱟᱢᱮᱢ ᱡᱟᱱᱟᱢᱚᱜ ᱨᱮ ᱠᱚᱥᱴᱚ ᱫᱚ ᱜᱚᱜᱚ ᱜᱮᱭ ᱧᱟᱢ ᱟᱠᱟᱫ ᱞᱟᱦᱟ ᱨᱮ ᱦᱟᱹᱥᱩ ᱫᱚ ᱜᱚᱜᱚ ᱜᱮᱭ ᱥᱟᱦᱟᱣ ᱟᱠᱟᱫᱼᱟ ᱟᱢᱮᱢ ᱨᱟᱜᱽ ᱨᱮ ᱞᱟᱦᱟ ᱨᱮ ᱟᱢᱟᱜ ᱟᱲᱟᱝ ᱫᱚ ᱜᱚᱜᱚ ᱜᱮᱭ ᱟᱸᱡᱚᱢ ᱟᱠᱟᱫᱼᱟ ᱦᱮᱸ ᱥᱟᱹᱨᱤ ᱠᱟᱛᱷᱟ ᱠᱟᱱᱟ ᱟᱫᱚ ᱚᱱᱟᱛᱮ ᱜᱚᱜᱚ ᱜᱮ ᱞᱟᱦᱟ ᱨᱮ ᱟᱢ ᱢᱟᱹᱱ ᱮᱢᱟᱭ ᱨᱮᱭᱟᱜ ᱫᱚᱨᱠᱟᱨ ᱠᱟᱱ ᱛᱟᱢᱟ ᱛᱤᱦᱤᱧ ᱮᱢ ᱢᱮᱱ ᱮᱫᱟ ᱤᱧ ᱫᱚ ᱮᱠᱫᱚᱢ ᱛᱷᱨᱤ ᱥᱴᱟᱨ ᱯᱷᱟᱭᱤᱵᱷ ᱥᱴᱟᱨ ᱠᱷᱚᱱ ᱡᱚᱢᱟᱜ ᱤᱧ ᱡᱚᱢ ᱟᱹᱜᱩ ᱟᱠᱟᱫᱼᱟ ᱟᱹᱰᱤ ᱱᱟᱯᱟᱭ ᱥᱤᱵᱤᱞ ᱡᱚᱢᱟᱜ ᱵᱟᱝ ᱚᱱᱟ ᱠᱷᱚᱱ ᱫᱟᱢᱟᱱ ᱦᱳᱴᱮᱞ ᱜᱚᱜᱚ ᱠᱟᱱ ᱛᱟᱢᱟᱭ᱾ ᱜᱚᱜᱚ ᱴᱷᱮᱱ ᱠᱷᱚᱱ ᱯᱟᱹᱦᱤᱞ ᱡᱚᱛᱚ ᱠᱷᱚᱱ ᱯᱷᱨᱮᱥ ᱡᱚᱢᱟᱜ ᱮᱢ ᱧᱟᱢ ᱞᱮᱫᱟ ᱟᱨ ᱟᱹᱰᱤ ᱡᱟᱹᱞᱤ ᱠᱷᱚᱱ ᱟᱢᱮᱢ ᱦᱟᱨᱟ ᱵᱩᱨᱩᱭᱮᱱᱟ᱾ ᱡᱚᱛᱚ ᱠᱷᱚᱱ ᱮᱥᱯᱮᱥᱟᱞ ᱦᱳᱴᱮᱞ ᱜᱚᱜᱚ ᱠᱟᱱ ᱛᱟᱢᱟᱭ᱾ ᱮᱠᱫᱚᱢ ᱜᱚᱜᱚ ᱠᱟᱱ ᱛᱟᱢᱟᱭ᱾ ᱛᱮᱦᱮᱧ ᱦᱳᱴᱮᱞ ᱨᱮ ᱮᱴᱟᱜ ᱥᱮᱫ ᱠᱷᱚᱱ ᱡᱚᱢᱟᱜ ᱡᱚᱜᱟᱲ ᱟᱹᱜᱩ ᱠᱟᱛᱮ ᱚᱸᱰᱮ ᱴᱷᱮᱱ ᱠᱷᱚᱱ ᱠᱷᱟᱹᱞᱤ ᱠᱚ ᱥᱟᱯᱞᱟᱭ ᱠᱮᱫᱟ᱾ ᱛᱮᱦᱮᱧ ᱜᱚᱜᱚ ᱟᱡ ᱱᱤᱡᱮ ᱠᱷᱚᱱ ᱜᱚ ᱡᱚᱢᱟᱜ ᱟᱢ ᱞᱟᱹᱜᱤᱫ ᱮ ᱥᱟᱯᱞᱟᱭ ᱠᱮᱫᱟ ᱟᱨ ᱮ ᱮᱢᱟᱜ ᱢᱮᱭᱟ᱾ ᱥᱟᱹᱨᱤ ᱠᱟᱛᱷᱟ ᱠᱟᱱᱟ ᱤᱱᱟᱹ ᱠᱟᱛᱮ ᱯᱟᱹᱦᱤᱞ ᱥᱤᱠᱠᱷᱟ ᱜᱩᱨᱩ ᱥᱚᱨᱵᱚᱥᱨᱮᱥᱴᱷᱚ ᱜᱩᱨᱩ ᱥᱤᱠᱠᱷᱟ ᱫᱤᱫᱤᱢᱩᱱᱤ ᱜᱚᱜᱚ ᱠᱟᱱᱟᱭ ᱪᱮᱫᱟᱜ ᱡᱮ ᱜᱚᱜᱚ ᱦᱚ ᱦᱮᱣ ᱠᱟᱛᱮ ᱦᱮᱣ ᱠᱟᱛᱮ ᱦᱚᱵᱚᱨ ᱠᱟᱛᱮ ᱮ ᱞᱟᱹᱭᱟᱫ ᱢᱮᱭᱟ ᱦᱟᱹᱱᱤ ᱵᱮᱴᱟ ᱟᱢ ᱵᱟᱵᱟᱭ ᱦᱤᱡᱩᱜ ᱠᱟᱱᱟ ᱦᱟᱹᱱᱤ ᱦᱟᱹᱱᱤ ᱦᱟᱹᱱᱤ ᱦᱟᱹᱱᱤ ᱵᱮᱴᱟ ᱫᱟᱫᱟᱭ ᱦᱤᱡᱩᱜ ᱠᱟᱱᱟ ᱦᱟᱹᱱᱤ ᱵᱤᱴᱤ ᱢᱟᱢᱟᱭ ᱦᱤᱡᱩᱜ ᱠᱟᱱᱟ ᱦᱟᱹᱱᱤ ᱵᱤᱴᱤ ᱵᱟᱵᱟᱭ ᱦᱤᱡᱩᱜᱚᱜ ᱠᱟᱱᱟ ᱜᱤᱫᱽᱨᱟᱹ ᱠᱚ ᱟᱵᱚ ᱜᱚᱜᱚ ᱵᱟᱵᱟ ᱴᱷᱮᱡ ᱠᱷᱚᱱ ᱯᱟᱹᱦᱤᱞ ᱥᱤᱠᱠᱷᱟ ᱵᱚᱱ ᱧᱟᱢ ᱮᱫᱟ᱾ ᱚᱠᱚᱭᱴᱟᱜ ᱠᱟᱱᱟᱭ ᱵᱟᱵᱟ, ᱚᱠᱚᱭᱴᱟᱜ ᱠᱟᱱᱟᱭ ᱢᱟᱢᱟ, ᱚᱠᱚᱭᱴᱟᱜ ᱠᱟᱱᱟᱭ ᱠᱩᱢᱟᱹᱝ, ᱚᱠᱚᱭᱴᱟᱜ ᱠᱟᱱᱟᱭ ᱱᱟᱱᱟ, ᱚᱠᱚᱭ ᱠᱟᱱᱟᱭ ᱚᱠᱚᱭᱴᱟᱜ, ᱜᱚᱜᱚ ᱜᱮ ᱟᱵᱚ ᱥᱤᱠᱠᱷᱟ ᱫᱚᱭ ᱮᱢᱟᱣ ᱟᱠᱟᱫ ᱵᱚᱱᱟ᱾ ᱚᱱᱟ ᱛᱮᱜᱮ ᱟᱵᱚ ᱥᱟᱹᱨᱤᱭᱟᱜ ᱵᱚᱱ ᱞᱟᱹᱭ ᱫᱟᱲᱮᱭᱟᱜ ᱠᱟᱱᱟ᱾ ᱟᱨ ᱜᱚᱜᱚ ᱜᱮᱭ ᱧᱮᱞ ᱚᱪᱚ ᱢᱮᱭᱟ᱾ ᱜᱚᱜᱚᱣᱟᱜ ᱦᱚᱵᱚᱨ ᱨᱮ ᱠᱟᱹᱴᱤᱡ ᱠᱷᱚᱡ ᱢᱮᱱᱟᱭᱟ, ᱢᱮᱫ ᱵᱟᱝ ᱥᱟᱲ ᱟᱠᱟᱱ ᱛᱟᱢᱟ ᱛᱚᱠᱷᱚᱱ ᱠᱷᱚᱡ ᱩᱱᱤᱭ ᱨᱚᱲ ᱮᱫᱟ, ᱢᱟᱢᱟ ᱦᱮᱡ ᱮᱱᱟᱢ ᱢᱟᱢᱟ, ᱢᱟᱢᱟᱭ ᱦᱮᱡ ᱮᱱᱟᱢ ᱢᱟᱢᱟ, ᱢᱟᱢᱟ, ᱮ ᱵᱟᱹᱵᱩ ᱵᱟᱵᱟᱭ ᱦᱮᱡ ᱮᱱᱟ᱾ ᱮ ᱵᱤᱴᱤ, ᱵᱟᱵᱟᱭ ᱦᱮᱡ ᱮᱱᱟ᱾ ᱠᱟᱹᱴᱤᱡ ᱠᱷᱚᱡ ᱩᱱᱤ ᱢᱮᱫ ᱵᱟᱝ ᱥᱟᱲ ᱠᱟᱱ ᱛᱟᱢᱟ ᱩᱱ ᱠᱷᱚᱡ ᱞᱟᱹᱞᱟᱹᱭ ᱛᱮᱜᱮ ᱢᱮᱱᱟᱭ, ᱞᱟᱹᱞᱟᱹᱭ ᱛᱮᱜᱮ ᱢᱮᱱᱟᱭ, ᱞᱟᱹᱭ ᱞᱟᱹᱭ ᱛᱮ ᱨᱚᱲ ᱨᱚᱲ ᱛᱮ ᱦᱟᱨᱟ ᱠᱮᱫ ᱢᱮᱭᱟ᱾ ᱦᱟᱹᱱᱤᱛᱨᱟ ᱵᱮᱴᱟ ᱟᱹᱰᱤᱭᱟᱹ ᱯᱩᱥᱤ ᱯᱟᱨᱚᱢ ᱮᱱᱟ᱾ ᱦᱮᱸ ᱦᱟᱹᱱᱤᱛᱨᱟ ᱵᱮᱴᱟ ᱠᱩᱛᱱᱤ ᱥᱮᱛᱟᱭ ᱯᱟᱨᱚᱢ ᱮᱱᱟ᱾ ᱡᱚᱛᱚ ᱠᱟᱛᱷᱟᱭ ᱞᱟᱹᱭ ᱟᱢ ᱠᱟᱱᱟ᱾ ᱢᱟ ᱵᱟᱵᱟ ᱦᱟᱱᱮ ᱵᱟᱵᱟ ᱚᱰᱚᱠᱚᱜ ᱢᱮ᱾ ᱦᱟᱱᱮ ᱵᱤᱴᱤ ᱪᱮᱫ ᱠᱟᱱᱟ ᱜᱳ, ᱪᱮᱫ ᱠᱟᱱᱟ ᱜᱚ, ᱪᱮᱫ ᱠᱟᱱᱟ ᱟᱭᱳ᱾ ᱩᱸ ᱟᱫᱚ ᱦᱟᱱᱮ ᱥᱟᱫᱚᱢ ᱜᱟᱹᱰᱤ ᱦᱟᱱᱮ ᱛᱚᱨᱟ ᱠᱟᱴᱟᱜ ᱠᱚᱴᱚᱜ ᱠᱟᱴᱟᱜ ᱠᱚᱴᱚᱜ ᱥᱟᱫᱚᱢ ᱜᱟᱹᱰᱤ᱾ ᱡᱚᱛᱚ ᱧᱮᱞ ᱠᱟᱛᱮ ᱩᱫᱩᱜ ᱠᱟᱛᱮ ᱡᱚᱛᱚᱭ ᱞᱟᱹᱭ ᱟᱢ ᱠᱟᱱᱟ ᱟᱨ ᱡᱚᱢᱟᱜ ᱦᱚᱸ ᱡᱚᱠᱷᱚᱱ ᱛᱚᱣᱟ ᱫᱟᱠᱟ ᱡᱚᱢ ᱮᱢ ᱵᱟᱹᱜᱤ ᱮᱫᱟ ᱛᱟᱨᱯᱚᱨ ᱟᱢ ᱮᱴᱟᱜ ᱟᱜ ᱡᱚᱢᱟᱜ ᱠᱚᱢ ᱪᱮᱫ ᱮᱫᱟ ᱚᱱᱟ ᱪᱟᱠᱷᱟ ᱟᱹᱭᱠᱟᱹᱣ ᱠᱟᱛᱮ ᱟᱢᱮ ᱮᱢᱟᱢ ᱠᱟᱱᱟ ᱞᱚᱞᱚ ᱜᱮᱭᱟ ᱥᱮ ᱨᱮᱭᱟᱲ ᱜᱮᱭᱟ ᱥᱤᱵᱤᱞ ᱜᱮᱭᱟ ᱥᱮ ᱥᱟᱵᱟᱜ ᱜᱮᱭᱟ ᱦᱩᱸ ᱟᱫᱟ ᱜᱮᱭᱟ ᱥᱮ ᱪᱮᱫ ᱞᱮᱠᱟᱣ ᱢᱮᱱᱟᱜᱼᱟ ᱦᱮᱸ ᱡᱷᱟᱞ ᱜᱮᱭᱟ ᱪᱮᱫ ᱞᱮᱠᱟᱱᱟᱜ ᱠᱟᱱᱟ ᱡᱩᱫᱤ ᱩᱱᱤᱭᱟᱜ ᱢᱚᱪᱟ ᱨᱮ ᱟᱹᱰᱤ ᱵᱷᱟᱹᱜᱤ ᱵᱩᱡᱷᱟᱹᱣ ᱠᱮᱫᱟ ᱚᱱᱟ ᱜᱮ ᱟᱢᱮ ᱮᱢᱟᱢᱟ ᱡᱩᱫᱤ ᱡᱷᱟᱞ ᱜᱮᱭᱟ ᱵᱟᱭ ᱮᱢᱟᱢᱟ ᱡᱩᱫᱤ ᱞᱚᱞᱚ ᱜᱮᱭᱟ ᱵᱟᱭ ᱮᱢᱟᱢᱟ ᱱᱩᱱᱟᱹᱜ ᱯᱷᱨᱮᱥ ᱱᱩᱱᱟᱹᱜ ᱢᱚᱡᱽ ᱡᱚᱛᱚᱱ ᱜᱚᱜᱚ ᱴᱷᱮᱱ ᱠᱷᱚᱱ ᱵᱚᱱ ᱧᱟᱢ ᱠᱟᱜᱼᱟ ᱚᱱᱟ ᱛᱮᱜᱮ ᱰᱷᱮᱨ ᱚᱠᱛᱮ ᱨᱮ ᱦᱚᱲ ᱠᱚ ᱢᱮᱱᱟ ᱪᱮᱫ ᱵᱟᱵᱟ ᱴᱩᱣᱟᱹᱨ ᱫᱚ ᱪᱚᱞᱵᱮ ᱪᱟᱞᱟᱜ ᱜᱮᱭᱟ ᱢᱮᱱᱠᱷᱟᱱ ᱜᱚᱜᱚ ᱴᱩᱣᱟᱹᱨ ᱫᱚ ᱛᱷᱚᱲᱟ ᱦᱚᱸ ᱵᱟᱝ ᱵᱷᱟᱹᱜᱤᱭᱟ ᱟᱫᱚ ᱜᱚᱜᱚ ᱴᱩᱣᱟᱹᱨ ᱡᱩᱫᱤ ᱛᱷᱚᱲᱟ ᱦᱚᱸ ᱵᱟᱝ ᱵᱷᱟᱜᱮ ᱠᱷᱟᱱ ᱛᱮᱦᱮᱧᱟᱜ ᱫᱤᱱ ᱨᱮ ᱪᱮᱠᱟᱛᱮ ᱜᱚᱜᱚ ᱫᱚ ᱠᱚ ᱥᱟᱢᱴᱟᱣ ᱚᱪᱚᱜ ᱠᱟᱱᱟ? ᱱᱟᱨᱤ ᱱᱤᱨᱡᱟᱛᱚᱱ ᱪᱮᱫᱟᱜ ᱦᱩᱭᱩᱜ ᱠᱟᱱᱟ? ᱠᱩᱲᱤ ᱦᱚᱲ ᱛᱤᱨᱞᱟᱹ ᱦᱚᱯᱚᱱ ᱪᱮᱛᱟᱱ ᱨᱮ ᱱᱟᱦᱟᱪᱟᱨ, ᱚᱱᱱᱟᱭ ᱚᱛᱛᱟᱪᱟᱨ ᱪᱮᱫᱟᱜ ᱦᱩᱭᱩᱜ ᱠᱟᱱᱟ? ᱪᱮᱫᱟᱜ ᱪᱮᱫᱟᱜ ᱦᱩᱭᱩᱜᱼᱟ? ᱜᱚᱜᱚ ᱛᱟᱠᱚ ᱫᱚ ᱱᱩᱱᱟᱹᱜ ᱠᱚ ᱥᱚᱨᱚᱥᱟ᱾ ᱥᱟᱹᱨᱤᱱᱟᱜ, ᱠᱩᱲᱤ ᱜᱤᱫᱽᱨᱟᱹ ᱜᱮ ᱚᱲᱟᱜ ᱠᱚ ᱡᱚᱛᱚᱱᱟ ᱡᱚᱜᱟᱣ ᱟᱠᱚ᱾ ᱠᱩᱲᱤ ᱜᱤᱫᱽᱨᱟᱹ ᱜᱮ ᱥᱚᱢᱟᱡᱽ ᱠᱚ ᱡᱚᱛᱚᱱᱟ ᱠᱚ ᱡᱚᱜᱟᱣ ᱟᱠᱚ᱾ ᱜᱚᱜᱚ ᱛᱟᱠᱚ ᱥᱚᱢᱟᱡᱽ ᱫᱤᱥᱟᱹᱢ ᱠᱚ ᱡᱚᱜᱟᱣ ᱡᱚᱛᱚᱱ ᱢᱟ ᱦᱮᱸ ᱜᱮ, ᱟᱵᱚ ᱱᱤᱡᱟᱹ ᱛᱮᱫ ᱦᱚᱸ ᱡᱟᱹᱞᱤ ᱠᱷᱚᱱ ᱩᱱᱠᱩ ᱠᱚ ᱡᱚᱛᱚᱱ ᱡᱚᱜᱟᱣ ᱟᱠᱟᱫ ᱵᱚᱱᱟ᱾ ᱩᱱᱠᱩ ᱠᱚ ᱥᱟᱯᱷᱟ ᱥᱟᱹᱯᱷᱤ ᱟᱠᱟᱫ ᱵᱚᱱᱟ᱾ ᱟᱢᱮᱢ ᱢᱟᱹᱭᱞᱟᱹ ᱞᱮᱫᱟ ᱩᱱᱤᱭᱟᱜ ᱠᱤᱪᱨᱤᱡ, ᱟᱢᱮᱢ ᱢᱟᱹᱭᱞᱟᱹ ᱞᱮᱫᱟ ᱟᱴᱮᱫ, ᱟᱢᱮᱢ ᱢᱟᱹᱭᱞᱟᱹ ᱞᱮᱫᱟ ᱚᱲᱟᱜ ᱫᱩᱣᱟᱹᱨ, ᱡᱟᱹᱞᱤ ᱠᱷᱚᱱ ᱚᱠᱚᱭᱮ ᱥᱟᱯᱷᱟ ᱞᱮᱫᱟ? ᱚᱠᱚᱭᱮ ᱡᱚᱛᱚᱱ ᱞᱮᱫ ᱢᱮᱭᱟ? ᱛᱚ ᱚᱱᱟ ᱞᱮᱠᱟᱛᱮ ᱥᱨᱵᱚᱥᱨᱮᱥᱴᱷᱚ ᱯᱩᱨᱚᱥᱠᱟᱨ ᱜᱚᱜᱚ ᱮᱢᱟᱭ ᱦᱩᱭᱩᱜᱚᱜ ᱛᱟᱢᱟ᱾ ᱱᱚᱣᱟ ᱫᱷᱩᱲᱤ ᱫᱷᱟᱹᱨᱛᱤ ᱨᱮ ᱥᱨᱵᱚᱥᱨᱮᱥᱴᱷᱚ ᱥᱮ ᱡᱚᱛᱚ ᱠᱷᱚᱱ ᱫᱟᱢᱟᱱ ᱫᱤᱫᱤᱢᱩᱱᱤ ᱜᱚᱜᱚ ᱠᱟᱱᱟᱭ ᱡᱚᱛᱚ ᱠᱷᱚᱱ᱾ ᱟᱭᱢᱟ ᱚᱠᱛᱚ ᱨᱮᱵᱚᱱ ᱞᱟᱹᱭ ᱮᱫᱟ ᱟᱞᱮ ᱨᱮᱱ ᱵᱚᱲᱚ ᱢᱮᱰᱟᱢ ᱫᱚᱭ ᱩᱢᱩᱠ ᱠᱟᱱᱟ, ᱟᱞᱮ ᱨᱮᱱ ᱞᱟᱹᱴᱩ ᱢᱮᱰᱟᱢ ᱫᱚᱭ ᱩᱢᱩᱠ ᱠᱟᱱᱟ᱾ ᱵᱟᱝ, ᱵᱚᱲᱚ ᱢᱮᱰᱟᱢ ᱡᱚᱛᱚ ᱠᱷᱚᱱ ᱥᱨᱵᱚᱥᱨᱮᱥᱴᱷᱚ ᱢᱮᱰᱟᱢ ᱫᱚᱭ ᱜᱚᱜᱚ ᱠᱟᱱ ᱛᱟᱢᱟ᱾ ᱟᱭᱢᱟ ᱚᱠᱛᱚ ᱨᱮᱵᱚᱱ ᱢᱮᱱᱟ ᱮᱠᱫᱚᱢ ᱵᱤᱥᱥᱚ ᱥᱩᱱᱫᱚᱨᱤ ᱫᱚᱭ ᱦᱟᱹᱱᱤ ᱠᱟᱱᱟᱭ ᱱᱷᱟᱹᱭ ᱠᱟᱱᱟᱭ᱾ ᱵᱟᱝ, ᱟᱢ ᱞᱟᱹᱜᱤᱱ᱾ ᱟᱢ ᱞᱟᱹᱜᱤᱫ, ᱤᱧ ᱞᱟᱹᱜᱤᱫ, ᱟᱵᱚ ᱞᱟᱹᱜᱤᱫ ᱵᱤᱥᱥᱚ ᱥᱩᱱᱫᱚᱨᱤ ᱫᱚᱭ ᱜᱚᱜᱚ ᱠᱟᱱᱟ᱾ ᱯᱨᱚᱛᱷᱚᱢ ᱯᱩᱨᱚᱥᱠᱟᱨ ᱜᱚᱜᱚ ᱮᱢᱟᱭ ᱨᱮᱭᱟᱜ ᱫᱚᱨᱠᱟᱨ᱾ ᱜᱚᱜᱚ᱾ ᱪᱮᱫᱟᱜ ᱡᱮ ᱜᱚᱜᱚ ᱛᱤᱱᱟᱹᱜ ᱦᱟᱨᱚᱱ ᱞᱮᱱᱟ, ᱛᱤᱱᱟᱹᱜ ᱯᱚᱨᱤᱥᱮᱵᱟᱭ ᱮᱢᱟᱫ ᱢᱮᱭᱟ, ᱱᱩᱱᱟᱹᱜ ᱯᱚᱨᱤᱥᱮᱵᱟ ᱮᱢ ᱠᱟᱛᱮ ᱮ ᱥᱟᱵᱟᱞᱚᱠ ᱠᱮᱫ ᱢᱮ ᱨᱮᱦᱚᱸ ᱩᱱᱤ ᱫᱚ ᱟᱢ ᱴᱷᱮᱱ ᱵᱤᱥᱥᱚ ᱥᱩᱱᱫᱚᱨᱤ ᱵᱟᱭ ᱦᱩᱭ ᱞᱮᱱᱟ, ᱩᱱᱤ ᱫᱚ ᱢᱚᱡᱽ ᱜᱚᱜᱚ ᱜᱮ ᱵᱟᱭ ᱦᱩᱭ ᱞᱮᱱᱟ᱾ ᱪᱮᱫᱟᱜ? ᱱᱚᱣᱟ ᱜᱮ ᱟᱵᱚ ᱢᱟᱨᱟᱛᱛᱚᱠ ᱵᱚᱱ ᱵᱟᱹᱲᱤᱡ ᱮᱫᱟ ᱟᱨ ᱱᱚᱣᱟ ᱞᱮᱠᱟ ᱛᱮᱜᱮ ᱛᱮᱦᱮᱧ ᱟᱵᱚ ᱫᱚ ᱛᱟᱭᱚᱢ ᱥᱮᱫ ᱵᱚᱱ ᱪᱟᱞᱟᱜ ᱠᱟᱱᱟ᱾ ᱛᱮᱦᱮᱧ ᱢᱟᱱᱣᱟ ᱠᱚ ᱱᱚᱝᱠᱟ ᱠᱚ ᱠᱩᱨᱩᱢᱩᱴᱩ ᱟᱠᱟᱫᱼᱟ ᱟᱭᱢᱟ ᱫᱮᱵᱽ ᱫᱮᱵᱤ ᱟᱨ ᱪᱮᱞᱮ ᱠᱚ ᱢᱩᱨᱛᱤ ᱵᱮᱱᱟᱣ ᱠᱟᱛᱮ ᱵᱷᱟᱹᱜᱤ ᱵᱷᱟᱹᱜᱤ ᱯᱷᱚᱞ ᱢᱩᱞ ᱵᱷᱟᱹᱜᱤ ᱵᱷᱟᱹᱜᱤ ᱯᱷᱚᱞ ᱢᱩᱞ ᱫᱤᱯᱤᱞ ᱠᱟᱛᱮ ᱥᱟᱡᱟᱣ ᱠᱟᱛᱮ ᱥᱟᱡᱽ ᱥᱟᱯᱲᱟᱣ ᱠᱟᱛᱮ ᱤᱫᱤᱭ ᱮᱫᱟᱠᱚ ᱩᱱᱠᱩ ᱪᱤᱞᱤ ᱢᱩᱨᱛᱤ ᱵᱮᱱᱟᱣ ᱠᱟᱛᱮ ᱛᱚᱵᱮ ᱜᱚᱜᱚ ᱜᱮᱠᱚ ᱵᱮᱱᱟᱣ ᱠᱟᱠᱚ ᱠᱟᱱᱟ ᱟᱭᱳ ᱜᱮᱠᱚ ᱵᱮᱱᱟᱣ ᱠᱟᱠᱚ ᱠᱟᱱᱟ᱾ ᱟᱨ ᱚᱠᱚᱭ ᱟᱭᱳᱭ ᱛᱟᱲᱟᱢ ᱮᱫᱟ ᱚᱠᱚᱭ ᱟᱭᱳᱭ ᱪᱟᱦᱟᱵ ᱮᱫᱟ ᱨᱚᱲ ᱮᱫᱟᱭ ᱚᱠᱚᱭ ᱟᱭᱳ ᱫᱚᱨᱠᱟᱨ ᱟᱭ ᱠᱟᱱᱟ ᱫᱟᱢᱟᱱ ᱠᱤᱪᱨᱤᱡ ᱵᱟᱭ ᱮᱢ ᱫᱟᱲᱮ ᱟᱭ ᱠᱟᱱᱟ ᱫᱟᱢᱟᱱ ᱡᱚᱢᱟᱜ ᱵᱟᱭ ᱮᱢ ᱫᱟᱲᱮ ᱟᱭ ᱠᱟᱱᱟ ᱥᱟᱹᱨᱤ ᱠᱟᱛᱷᱟ ᱱᱚᱝᱠᱟᱱᱟᱜ ᱦᱩᱭᱩᱜ ᱠᱟᱱᱟ ᱟᱫᱚ ᱚᱱᱟᱛᱮ ᱥᱟᱹᱨᱤ ᱥᱤᱠᱠᱷᱟ ᱜᱩᱨᱩ ᱥᱟᱹᱨᱤ ᱮᱠᱫᱚᱢ ᱥᱚᱛᱛᱮᱨ ᱫᱤᱫᱤᱢᱩᱱᱤ ᱥᱟᱹᱨᱤ ᱥᱤᱠᱷᱱᱟᱹᱛ ᱨᱮᱱ ᱫᱤᱫᱤᱢᱩᱱᱤ ᱥᱟᱹᱨᱤ ᱥᱤᱠᱷᱱᱟᱹᱛ ᱨᱮᱱ ᱢᱟᱦᱟᱥᱚᱭᱟ ᱯᱟᱹᱦᱤᱞ ᱠᱷᱚᱱ ᱯᱟᱹᱦᱤᱞ ᱩᱛᱟᱹᱨᱤᱡ ᱫᱚ ᱡᱟᱱᱟᱢ ᱛᱚᱣᱟ ᱫᱟᱨᱮ ᱡᱟᱱᱟᱢ ᱜᱚᱜᱚ᱾ ᱚᱱᱟᱛᱮ ᱜᱚᱜᱚ ᱫᱚ ᱡᱚᱛᱚ ᱠᱷᱚᱱ ᱢᱟᱲᱟᱝ ᱨᱮ ᱢᱟᱹᱱ ᱵᱚᱱ ᱮᱢᱟ ᱠᱚᱣᱟ᱾ ᱡᱚᱛ ᱫᱩᱠ ᱨᱮᱭᱟᱜ ᱠᱟᱛᱷᱟ ᱠᱟᱱᱟ ᱵᱚᱭᱦᱟ ᱟᱭᱢᱟ ᱦᱚᱲ ᱨᱮᱱ ᱜᱚᱜᱚ ᱡᱚᱠᱷᱚᱱ ᱵᱟᱠᱚ ᱛᱟᱦᱮᱸᱱᱟ, ᱜᱚᱜᱚ ᱴᱩᱣᱟᱹᱨ ᱞᱮᱱ ᱠᱷᱟᱡ ᱫᱚ ᱠᱚ ᱞᱟᱹᱭᱟ ᱟᱹᱰᱤ ᱠᱚᱥᱴᱚ ᱛᱮᱞᱮ ᱦᱟᱨᱟ ᱟᱠᱟᱱᱟ, ᱟᱹᱰᱤ ᱠᱚᱥᱴᱚ ᱛᱮᱞᱮ ᱦᱟᱞᱟ ᱟᱠᱟᱱᱟ᱾ ᱟᱨ ᱜᱚᱜᱚᱭ ᱛᱟᱦᱮᱸ ᱠᱟᱱ ᱛᱮ ᱟᱢ ᱡᱮ ᱟᱹᱰᱤ ᱥᱩᱠ ᱛᱮᱢ ᱦᱟᱨᱟᱭᱮᱱ, ᱟᱹᱰᱤ ᱢᱚᱡᱽ ᱛᱮᱢ ᱦᱟᱨᱟᱭᱮᱱ᱾ ᱡᱮ ᱜᱚᱜᱚ ᱵᱟᱝ ᱡᱚᱢ ᱠᱟᱛᱮ ᱟᱢᱮ ᱡᱚᱢ ᱚᱪᱚ ᱠᱮᱫ ᱢᱮᱭᱟ, ᱜᱚᱜᱚ ᱵᱟᱝ ᱩᱭᱩ ᱠᱟᱛᱮ ᱟᱢᱮ ᱩᱭᱩ ᱞᱮᱫ ᱢᱮᱭᱟ᱾ ᱜᱚᱜᱚ ᱩᱫᱽᱜᱟᱹᱨ ᱨᱮ ᱛᱟᱦᱮᱸ ᱠᱟᱛᱮ ᱟᱢᱮ ᱦᱚᱭᱚᱝ ᱞᱮᱫ ᱢᱮᱭᱟ ᱟᱨ ᱦᱮᱣᱮ ᱦᱮᱣ ᱦᱚᱵᱚᱨ ᱨᱮᱜᱮ ᱛᱟᱦᱮᱸ ᱠᱟᱛᱮ ᱮ ᱦᱚᱭᱚᱝ ᱞᱮᱫ ᱢᱮᱭᱟ᱾ ᱱᱩᱱᱟᱹᱜ ᱢᱚᱡᱽ ᱛᱮᱢ ᱦᱟᱨᱟᱭᱮᱱ ᱨᱮᱦᱚᱸ ᱚᱱᱟ ᱠᱚᱫᱚ ᱡᱚᱛᱚᱢ ᱦᱤᱲᱤᱧ ᱪᱟᱵᱟ ᱠᱮᱫᱟ᱾ ᱯᱚᱨᱮᱨ ᱵᱩᱫᱽᱫᱷᱤ ᱛᱮ ᱯᱚᱨᱮ ᱛᱮᱫᱚᱢ ᱪᱟᱞᱟᱜᱼᱟ᱾ ᱞᱮᱸᱡᱮᱨ ᱟᱭᱳᱢ ᱧᱟᱢ ᱠᱟᱫᱮ, ᱵᱤᱥᱥᱚ ᱥᱩᱱᱫᱚᱨᱮᱢ ᱧᱟᱢ ᱠᱮᱫᱮ ᱵᱚᱞᱮ, ᱵᱟᱹᱦᱩ ᱠᱩᱲᱤᱢ ᱧᱟᱢ ᱠᱮᱫᱮ, ᱵᱷᱟᱞᱚᱵᱟᱥᱟᱢ ᱧᱟᱢ ᱠᱮᱫᱮ, ᱮᱠᱫᱚᱢ ᱩᱱᱤ ᱠᱟᱱ ᱛᱟᱢᱟᱭ ᱟᱢ ᱨᱮᱱ ᱢᱟᱱᱮ ᱢᱚᱱᱮᱨ ᱢᱟᱱᱩᱥ ᱮᱢ ᱧᱟᱢ ᱠᱮᱫᱮ᱾ ᱪᱮᱠᱟᱛᱮ ᱪᱮᱠᱟᱛᱮ ᱪᱮᱠᱟᱛᱮ ᱜᱚᱜᱚ ᱵᱟᱵᱚᱱ ᱦᱤᱲᱤᱧ ᱠᱚᱣᱟ, ᱜᱚᱜᱚ ᱵᱟᱯᱮ ᱦᱤᱲᱤᱧ ᱠᱚᱣᱟ, ᱜᱚᱜᱚ ᱵᱟᱵᱚᱱ ᱦᱤᱲᱤᱧ ᱠᱚᱣᱟ᱾ ᱜᱚᱜᱚ ᱯᱟᱹᱦᱤᱞ ᱨᱮ ᱜᱚᱜᱚ ᱥᱛᱷᱟᱱ ᱮ ᱧᱟᱢᱟ, ᱫᱚᱥᱟᱨ ᱨᱮ ᱵᱟᱵᱟ ᱥᱛᱷᱟᱱ ᱮ ᱧᱟᱢᱟ, ᱛᱮᱥᱟᱨ ᱱᱟᱢᱵᱟᱨ ᱨᱮ ᱛᱤᱱ ᱱᱟᱢᱵᱟᱨ ᱨᱮ ᱟᱢ ᱨᱮᱱ ᱵᱟᱹᱦᱩ ᱠᱩᱲᱤᱭ ᱧᱟᱢᱟ ᱥᱛᱷᱟᱱ ᱫᱚ ᱛᱤᱱ ᱱᱟᱢᱵᱟᱨ ᱨᱮ ᱢᱟᱲᱟᱝ ᱨᱮᱫᱚ ᱜᱚᱜᱚ ᱫᱚᱥᱟᱨ ᱨᱮᱫᱚ ᱵᱟᱵᱟ ᱛᱟᱨᱯᱚᱨᱮ ᱛᱤᱱ ᱱᱟᱢᱵᱟᱨ ᱨᱮ ᱟᱢ ᱨᱮᱱ ᱵᱟᱹᱦᱩ ᱠᱩᱲᱤᱭ ᱧᱟᱢᱟ ᱥᱛᱷᱟᱱ ᱫᱚ ᱯᱟᱹᱦᱤᱞ ᱯᱩᱨᱚᱥᱠᱟᱨ ᱮ ᱧᱟᱢᱟ ᱜᱚᱜᱚ, ᱫᱚᱥᱟᱨ ᱯᱩᱨᱚᱥᱠᱟᱨ ᱮ ᱧᱟᱢᱟ ᱵᱟᱵᱟ, ᱛᱮᱥᱟᱨ ᱯᱩᱨᱚᱥᱠᱟᱨᱮ ᱧᱟᱢᱟ ᱵᱟᱹᱦᱩ ᱠᱩᱲᱤ ᱛᱟᱢ᱾ ᱟᱢ ᱯᱟᱹᱦᱤᱞ ᱥᱚᱨᱵᱚᱥᱨᱮᱥᱴᱷᱚ ᱥᱤᱨᱟᱹᱯᱟ ᱫᱚ ᱟᱢ ᱨᱮᱱ ᱵᱟᱹᱦᱩ ᱠᱩᱲᱤ ᱫᱚ ᱟᱞᱚᱢ ᱮᱢᱟᱭᱟ᱾ ᱟᱢ ᱨᱮᱱ ᱡᱩᱨᱤ ᱫᱚ ᱟᱞᱚᱢ ᱮᱢᱟᱭᱟ᱾ ᱯᱟᱹᱦᱤᱞᱟᱜ ᱫᱚ ᱜᱚᱜᱚ ᱮᱢᱟᱭ ᱢᱮ᱾ ᱜᱚᱜᱚ ᱵᱟᱭ ᱡᱟᱱᱟᱢ ᱞᱮᱢ ᱠᱷᱟᱱ ᱪᱮᱫ ᱫᱷᱟᱹᱨᱛᱤᱢ ᱧᱟᱢ ᱠᱮᱭᱟ? ᱜᱚᱜᱚ ᱵᱟᱢ ᱵᱟᱭ ᱡᱟᱱᱟᱢ ᱞᱮᱱ ᱠᱷᱟᱱ ᱪᱮᱫ ᱮᱢ ᱧᱟᱢ ᱠᱮᱭᱟ? ᱜᱚᱜᱚᱭ ᱠᱚᱥᱴᱚ ᱟᱠᱟᱱᱟ ᱚᱱᱟ ᱨᱮᱭᱟᱜ ᱫᱚ ᱜᱚᱜᱚ ᱜᱮ ᱮᱢ ᱢᱟᱲᱟᱝ ᱟᱭ ᱦᱩᱭᱩᱜᱼᱟ᱾ ᱤᱱᱟᱹ ᱠᱟᱛᱮ ᱫᱚᱥᱟᱨ ᱛᱮ ᱡᱚᱠᱷᱚᱱ ᱵᱚᱱ ᱦᱟᱨᱟᱜ ᱠᱟᱱᱟ, ᱫᱟᱬᱟᱱ ᱵᱚᱱ ᱪᱮᱫ ᱮᱫᱟ, ᱧᱤᱨ ᱵᱟᱲᱟᱭ ᱵᱚᱱ ᱪᱮᱫ ᱮᱫᱟ, ᱛᱚᱠᱷᱚᱱ ᱫᱚ ᱮᱠᱫᱚᱢ ᱵᱟᱵᱟᱣᱟᱜ ᱜᱷᱚᱬᱟ ᱨᱮ ᱨᱟᱠᱟᱵᱚᱜ ᱠᱟᱱᱟ ᱵᱚᱱ᱾ ᱛᱟᱭᱚᱢ ᱛᱮᱫᱚ ᱵᱟᱵᱟᱣᱟᱜ ᱛᱟᱨᱮᱱ ᱨᱮᱵᱚᱱ ᱨᱟᱠᱟᱵ ᱮᱱᱟ᱾ ᱠᱷᱚᱨᱚᱪ ᱦᱚᱸ ᱵᱟᱵᱟᱣᱟᱜ ᱛᱟᱨᱮᱱ ᱨᱮᱵᱚᱱ ᱨᱟᱠᱟᱵ ᱠᱮᱫᱟ᱾ ᱛᱚᱠᱷᱚᱱ ᱫᱚ ᱩᱱᱤ ᱵᱟᱡᱟᱨ ᱟᱢᱟ, ᱢᱚᱡᱽ ᱠᱤᱪᱨᱤᱡ, ᱢᱚᱡᱽ ᱯᱟᱱᱟᱦᱤ, ᱢᱚᱡᱽ ᱴᱩᱯᱨᱤ, ᱢᱚᱡᱽ ᱪᱚᱥᱢᱟ, ᱢᱚᱡᱽ ᱡᱚᱢᱟᱜ ᱮ ᱠᱤᱨᱤᱧ ᱟᱢᱟ᱾ ᱮᱠᱫᱚᱢ ᱵᱟᱵᱟᱣᱟᱜ ᱜᱷᱚᱬᱟ ᱨᱮ ᱡᱚᱠᱷᱚᱱ ᱵᱚᱱ ᱨᱟᱠᱟᱵ ᱦᱚᱸ ᱵᱚᱱ ᱨᱟᱠᱟᱵᱚᱜ ᱠᱟᱱᱟ ᱛᱚ ᱠᱷᱚᱨᱚᱪ ᱨᱮᱭᱟᱜ ᱦᱚᱸ, ᱠᱷᱟᱹᱴᱱᱤ ᱨᱮᱭᱟᱜ ᱦᱚᱸ ᱡᱚᱛᱚ ᱠᱤᱪᱷᱩ ᱵᱟᱵᱟ ᱨᱮ ᱵᱟᱵᱟᱨ ᱜᱷᱟᱲᱮ᱾ ᱦᱩᱸ ᱜᱷᱚᱲᱟ ᱦᱚᱸᱵᱚᱱ ᱜᱷᱚᱲᱟᱜ ᱠᱟᱱᱟ ᱵᱟᱵᱟᱨ ᱜᱷᱟᱲᱮ ᱜᱷᱟᱲᱮ ᱢᱟᱱᱮ ᱠᱚᱞᱮ ᱜᱚᱜᱚᱣᱟᱜ ᱠᱚᱞᱮ ᱨᱮᱵᱚᱱ ᱛᱟᱦᱮᱱ ᱠᱟᱱᱟ ᱟᱨ ᱠᱚᱞᱮ ᱠᱷᱚᱡ ᱵᱚᱱ ᱨᱟᱠᱟᱵᱚᱜ ᱠᱟᱱᱟ ᱜᱷᱟᱲᱮ ᱜᱷᱚᱲᱟ ᱨᱮᱵᱚᱱ ᱨᱟᱠᱟᱵᱚᱜ ᱠᱟᱱᱟ ᱛᱟᱨᱯᱚᱨᱮ ᱜᱚᱜᱚ ᱠᱷᱚᱡ ᱵᱚᱱ ᱨᱟᱠᱟᱵ ᱮᱱᱟ ᱵᱟᱵᱟ ᱨᱮ ᱯᱚᱨᱮ ᱛᱮᱫᱚ ᱵᱟᱵᱟ ᱴᱟᱱᱵᱮ ᱢᱩᱨᱩᱠ ᱛᱮ ᱩᱱᱤ ᱴᱟᱱᱟᱣᱟ ᱴᱟᱠᱟᱭ ᱨᱚᱡᱽᱜᱟᱨᱟ ᱯᱟᱭᱥᱟ ᱠᱟᱢᱟᱣᱟᱭ ᱦᱩᱲᱩ ᱪᱟᱥᱟᱭ ᱯᱷᱚᱥᱚᱞᱮ ᱟᱨᱡᱟᱣᱟ ᱟᱢ ᱡᱚᱢ ᱚᱪᱚ ᱢᱮ ᱞᱟᱹᱜᱤᱫ ᱛᱮ ᱟᱢ ᱡᱚᱢ ᱚᱪᱚ ᱢᱮ ᱞᱟᱹᱜᱤᱫ ᱛᱮ ᱟᱢ ᱦᱟᱨᱟ ᱵᱩᱨᱩ ᱢᱮ ᱞᱟᱹᱜᱤᱫ ᱛᱮ ᱫᱚᱥᱟᱨ ᱱᱟᱢᱵᱟᱨ ᱨᱮᱫᱚ ᱵᱟᱵᱟ ᱱᱩᱱᱟᱹᱜ ᱠᱷᱟᱴᱟᱜ ᱦᱩᱭᱩᱜ ᱛᱟᱭᱟ᱾ ᱵᱟᱵᱟ ᱛᱤᱱᱟᱹᱜ ᱮ ᱠᱷᱟᱴᱟᱣ ᱫᱟᱲᱮᱭᱟᱜᱼᱟ, ᱛᱤᱱᱟᱹᱜ ᱮ ᱨᱚᱡᱽᱜᱟᱨ ᱫᱟᱲᱮᱭᱟᱜᱼᱟ ᱚᱱᱟ ᱦᱤᱥᱟᱹᱵᱽ ᱛᱮᱜᱮ ᱟᱢ ᱫᱚ ᱵᱚᱲᱚ ᱞᱳᱠ ᱮᱢ ᱦᱩᱭᱩᱜᱚᱜᱼᱟ᱾ ᱵᱟᱵᱟᱣᱟᱜ ᱴᱟᱭᱴᱮᱞ ᱟᱢ ᱨᱮ ᱛᱟᱦᱮᱸᱱᱟ ᱚᱱᱟ ᱴᱟᱭᱴᱮᱞ᱾ ᱵᱟᱵᱟ ᱡᱩᱫᱤ ᱨᱮᱸᱜᱮᱡ ᱮ ᱛᱟᱦᱮᱸᱱ ᱠᱷᱟᱱ ᱟᱢᱮᱢ ᱢᱮᱱᱟ ᱨᱮᱸᱜᱮᱡ ᱦᱚᱲ ᱨᱮᱱ ᱜᱤᱫᱽᱨᱟᱹ ᱠᱟᱹᱱᱟᱹᱧ᱾ ᱵᱟᱵᱟ ᱡᱩᱫᱤ ᱠᱤᱥᱟᱹᱬ ᱦᱚᱲ ᱮ ᱛᱟᱦᱮᱸᱱ ᱠᱷᱟᱱ ᱟᱢᱮᱢ ᱢᱮᱱᱟ ᱠᱤᱥᱟᱹᱬ ᱦᱚᱲ ᱨᱮᱱ ᱦᱚᱯᱚᱱ ᱠᱟᱹᱱᱟᱹᱧ᱾ ᱵᱟᱵᱟ ᱡᱩᱫᱤ ᱠᱳᱢᱲᱳᱭ ᱛᱟᱦᱮᱸᱱ ᱠᱷᱟᱱ ᱦᱚᱲ ᱠᱚ ᱢᱮᱛᱟᱢᱟ ᱱᱩᱭ ᱫᱚ ᱠᱳᱢᱲᱳ ᱨᱮᱱ ᱦᱚᱯᱚᱱ ᱠᱟᱱᱟᱭ᱾ ᱵᱟᱵᱟ ᱡᱩᱫᱤ ᱨᱟᱡᱟᱭ ᱛᱟᱦᱮᱸᱱᱟ ᱟᱢ ᱠᱚ ᱢᱮᱛᱟᱢᱟ ᱨᱟᱡᱟᱨ ᱵᱮᱴᱟ᱾ ᱯᱚᱨᱮ ᱛᱮᱫᱚ ᱵᱟᱵᱟ, ᱞᱟᱦᱟ ᱨᱮᱫᱚ ᱜᱚᱜᱚ᱾ ᱴᱷᱤᱠ ᱜᱮᱭᱟ ᱵᱩᱡᱷᱟᱹᱣ ᱛᱟᱵᱚᱱ ᱞᱟᱹᱭ ᱛᱮᱭᱟᱜ ᱠᱟᱛᱷᱟ ᱟᱭᱢᱟ ᱩᱛᱟᱹᱨ ᱛᱟᱦᱮᱱᱟ ᱛᱚᱵᱮ ᱤᱧᱟᱜ ᱛᱮᱦᱮᱧᱟᱜ ᱠᱟᱛᱷᱟ ᱫᱚ ᱱᱚᱣᱟ ᱠᱟᱱᱟ ᱵᱚᱞᱮ ᱜᱚᱜᱚ ᱢᱟᱹᱱ ᱵᱚᱱ ᱮᱢᱟ ᱠᱚᱣᱟ ᱜᱚᱜᱚ ᱢᱟᱹᱱ ᱵᱚᱱ ᱮᱢᱟ ᱠᱚᱣᱟ ᱯᱟᱹᱦᱤᱞ ᱨᱮ ᱫᱚᱥᱟᱨ ᱨᱮ ᱵᱟᱵᱟ ᱢᱟᱹᱱ ᱵᱚᱱ ᱮᱢᱟ ᱠᱚᱣᱟ ᱛᱤᱱ ᱱᱟᱢᱵᱟᱨ ᱨᱮ ᱟᱵᱚ ᱨᱮᱱ ᱡᱩᱨᱤ ᱟᱵᱚ ᱨᱮᱱ ᱫᱩᱞᱟᱹᱲᱤᱭᱟᱹ ᱩᱱᱠᱩ ᱛᱤᱱ ᱱᱟᱢᱵᱟᱨ ᱨᱮᱵᱚᱱ ᱫᱚᱦᱚ ᱠᱚᱣᱟ ᱱᱚᱣᱟ ᱠᱟᱱᱟ ᱡᱟᱹᱨᱩᱲ ᱠᱟᱛᱷᱟ᱾ ᱛᱤᱥ ᱠᱷᱟᱱ ᱛᱤᱥ ᱜᱚᱜᱚ ᱟᱞᱚ ᱵᱚᱱ ᱦᱤᱲᱤᱧ ᱠᱚ ᱟᱨ ᱜᱚᱜᱚᱣᱟᱜ ᱠᱟᱛᱷᱟ ᱵᱚᱞᱮ ᱜᱚᱜᱚ ᱪᱮᱛᱟᱱ ᱠᱟᱛᱷᱟ ᱵᱟᱵᱚᱱ ᱨᱚᱲ ᱯᱟᱨᱚᱢᱟ᱾ ᱟᱭᱢᱟ ᱚᱠᱛᱮ ᱨᱮᱠᱚ ᱢᱮᱱ ᱜᱮᱭᱟ ᱜᱤᱫᱽᱨᱟᱹ ᱠᱚ ᱥᱮ ᱡᱟᱦᱟᱸᱭ ᱦᱚᱸ ᱵᱚᱲᱚ ᱞᱚᱠ ᱵᱚᱲᱚ ᱞᱚᱠᱮᱨ ᱩᱯᱚᱨᱮ ᱢᱩᱠᱷ ᱪᱟᱞᱟᱛᱮ ᱦᱚᱭᱱᱟ ᱵᱚᱲᱚ ᱞᱚᱠᱮᱨ ᱩᱯᱚᱨᱮ ᱢᱩᱠᱷ ᱪᱟᱞᱟᱛᱮ ᱦᱚᱭᱱᱟ ᱛᱚ ᱡᱚᱛᱚ ᱠᱷᱚᱱ ᱡᱚᱛᱚ ᱠᱷᱚᱱ ᱞᱟᱹᱴᱩ ᱵᱚᱲᱚ ᱞᱚᱠ ᱫᱚᱭ ᱜᱚᱜᱚ ᱠᱟᱱ ᱛᱟᱢᱟ᱾ ᱪᱮᱫᱟᱜ ᱡᱮ ᱡᱚᱛᱚ ᱠᱷᱚᱱ ᱞᱟᱹᱴᱩ ᱫᱩᱠ ᱫᱚ ᱜᱚᱜᱚᱭ ᱥᱟᱦᱟᱣ ᱟᱠᱟᱫᱼᱟ᱾ ᱤᱱᱟᱹ ᱫᱚᱥᱟᱨ ᱨᱮ ᱫᱚᱥᱟᱨ ᱨᱮ ᱫᱩᱠ ᱫᱚ ᱵᱟᱵᱟᱭ ᱥᱟᱦᱟᱣ ᱮᱫᱟ᱾ ᱟᱢ ᱨᱮᱱ ᱡᱚᱛᱚ ᱠᱷᱚᱱ ᱞᱟᱹᱴᱩ ᱦᱚᱲ ᱫᱚ ᱩᱱᱠᱤᱱ ᱠᱟᱱᱟ ᱠᱤᱱ᱾ ᱩᱱᱠᱤᱱ ᱛᱤᱥ ᱦᱚᱸ ᱟᱞᱚᱢ ᱯᱟᱨᱚᱢ ᱠᱤᱱᱟ᱾ ᱩᱱᱠᱤᱱᱟᱜ ᱠᱟᱛᱷᱟ ᱛᱤᱥ ᱦᱚᱸ ᱟᱞᱚᱢ ᱯᱟᱨᱚᱢᱟ᱾ ᱟᱨ ᱛᱮᱦᱮᱧᱟᱜ ᱫᱤᱱ ᱨᱮᱢᱟ ᱚᱠᱚᱭ ᱥᱚᱸᱜᱮ ᱛᱷᱚᱲᱟ ᱥᱟᱹᱜᱟᱹᱭ ᱵᱮᱱᱟᱣ ᱮᱱ ᱛᱟᱭᱟ, ᱡᱩᱨᱤ ᱯᱟᱹᱨᱤ ᱮᱱᱟ ᱠᱤᱱ, ᱩᱱᱤᱭᱟᱜ ᱵᱟᱭ ᱯᱟᱨᱚᱢ ᱫᱟᱲᱮᱭᱟᱜᱼᱟ᱾ ᱩᱱᱤᱭᱟᱜ ᱠᱟᱛᱷᱟᱭ ᱟᱸᱡᱚᱢᱟ᱾ ᱜᱚᱜᱚ ᱵᱟᱵᱟᱭ ᱵᱟᱹᱜᱤ ᱚᱴᱚ ᱟᱠᱤᱱᱟ᱾ ᱟᱭᱳ ᱵᱟᱵᱟᱭ ᱵᱟᱹᱜᱤ ᱟᱠᱤᱱᱟ᱾ ᱟᱭᱳ ᱵᱟᱵᱟᱭ ᱨᱚᱲ ᱨᱩᱣᱟᱹᱲ ᱮᱜᱮᱨ ᱠᱤᱱᱟ᱾ ᱱᱚᱣᱟ ᱫᱚ ᱥᱟᱹᱨᱤ ᱜᱮ ᱵᱷᱩᱞ ᱵᱚᱥᱚ ᱛᱮ ᱡᱩᱫᱤ ᱱᱤᱭᱟᱹ ᱞᱟᱦᱟ ᱵᱚᱱ ᱨᱚᱲ ᱟᱠᱟᱫ ᱠᱚᱣᱟ ᱜᱚᱜᱚ ᱵᱟᱵᱟ ᱠᱚ, ᱟᱭᱳ ᱵᱟᱵᱟ ᱠᱚ, ᱢᱟ ᱤᱠᱟᱹ ᱵᱚᱱ ᱠᱷᱚᱡᱟ ᱟᱨ ᱟᱞᱚ ᱵᱚᱱ ᱮᱜᱮᱨ ᱠᱚ ᱟᱨ ᱟᱞᱚ ᱵᱚᱱ ᱨᱚᱲ ᱯᱟᱨᱚᱢ ᱠᱚ᱾ ᱪᱮᱫᱟᱜ ᱡᱮ ᱱᱚᱣᱟ ᱫᱷᱩᱲᱤ ᱫᱷᱟᱹᱨᱛᱤ ᱨᱮ ᱟᱢ ᱞᱟᱹᱜᱤᱫ, ᱤᱧ ᱞᱟᱹᱜᱤᱫ, ᱟᱵᱚ ᱞᱟᱹᱜᱤᱫ, ᱡᱚᱛᱚ ᱦᱚᱲ ᱞᱟᱹᱜᱤᱫ ᱟᱭᱳ ᱵᱟᱵᱟ ᱠᱚ ᱥᱨᱮᱥᱴᱷᱚᱣᱟ, ᱜᱚᱜᱚ ᱵᱟᱵᱟ ᱠᱚ ᱥᱨᱮᱥᱴᱷᱚᱣᱟ ᱟᱨ ᱩᱱᱠᱩ ᱥᱨᱮᱥᱴᱷᱚ ᱢᱟᱹᱱ, ᱢᱚᱨᱡᱟᱫᱟ ᱮᱢᱟ ᱠᱚ ᱨᱮᱭᱟᱜ ᱡᱟᱹᱨᱩᱲ ᱠᱟᱱ ᱛᱟᱵᱚᱱᱟ᱾ ᱴᱷᱤᱠ ᱜᱮᱭᱟ ᱜᱟᱛᱮ ᱠᱚ ᱟᱨ ᱦᱚᱸ ᱫᱚᱥᱟᱨ ᱵᱷᱤᱰᱤᱭᱳ ᱨᱮ ᱵᱚᱱ ᱧᱟᱯᱟᱢᱚᱜᱼᱟ ᱢᱟ ᱛᱚᱵᱮ ᱥᱟᱱᱟᱢ ᱠᱚ ᱡᱚᱦᱟᱨ ᱡᱚᱦᱟᱨ ᱵᱤᱫᱟᱹᱭ ᱡᱚᱦᱟᱨ᱾